ᱫᱟᱜ ᱨᱮᱱᱟᱜ ᱡᱳᱨ ᱧᱮᱞ ᱯᱮ ᱜᱟᱛᱮ ᱠᱚ ᱛᱟᱞᱟ ᱛᱟᱞᱟᱛᱮ ᱵᱷᱩᱞᱩᱠ ᱤᱫᱤ ᱠᱟᱫᱟ ᱢᱟᱱᱮ ᱛᱩᱵᱩ ᱨᱮᱦᱚᱸ ᱨᱟᱥᱛᱟ ᱫᱚ ᱴᱮᱠᱟᱣ ᱢᱮᱱᱟᱜᱼᱟ ᱠᱤᱱᱛᱩ ᱱᱚᱣᱟ ᱨᱟᱥᱛᱟ ᱫᱚ ᱛᱤᱱ ᱜᱷᱟᱹᱲᱤᱡ ᱴᱮᱠᱟ ᱛᱟᱦᱮᱱᱟ ᱵᱩᱡᱽ ᱠᱮᱫᱟ ᱯᱮ ᱱᱤᱛᱚᱜ ᱫᱚ ᱱᱤᱛᱚᱜ ᱜᱮ ᱨᱟᱹᱯᱩᱫᱚᱜ ᱱᱚᱣᱟ ᱠᱤ ᱰᱷᱟᱹᱞᱟᱹᱭ ᱨᱮᱱᱟᱜ ᱠᱟᱱᱟ ᱱᱚᱣᱟ ᱫᱚ ᱦᱟᱥᱟ ᱨᱮᱱᱟᱜ ᱠᱟᱱᱟ ᱦᱟᱥᱟ ᱨᱮᱱᱟᱜ ᱠᱤ ᱥᱩᱠᱩᱱ ᱛᱟᱦᱮᱸ ᱛᱟᱦᱮᱱᱟ ᱧᱮᱞ ᱯᱮ ᱜᱟᱛᱮ ᱠᱚ ᱪᱮᱫᱠᱟ ᱯᱳᱞ ᱞᱮᱠᱟ ᱵᱮᱱᱟᱣ ᱠᱟᱱᱟ ᱵᱩᱡᱽ ᱠᱮᱫᱟ ᱯᱮ ᱜᱟᱛᱮ ᱠᱚ ᱛᱤᱱᱟᱹᱜ ᱨᱤᱥ ᱜᱟᱛᱮ ᱠᱚ ᱧᱮᱞ ᱯᱮ ᱚᱸᱰᱮ ᱛᱟᱲᱟᱢ ᱵᱟᱲᱟ ᱠᱚ ᱵᱩᱡᱽ ᱠᱮᱫᱟ ᱯᱮ ᱢᱟᱱᱮ ᱡᱤ ᱚᱰᱟᱣ ᱠᱟᱛᱮ ᱯᱟᱨᱚᱢᱚᱜ ᱦᱩᱭᱩᱜ ᱠᱟᱱᱟ ᱢᱟᱱᱮ ᱱᱤᱛᱚᱜ ᱜᱮ ᱡᱩᱫᱤ ᱥᱟᱢᱮᱢ ᱵᱷᱟᱥᱟᱜᱼᱟ ᱢᱟᱱᱮ ᱛᱤᱱᱟᱹᱜ ᱥᱟᱺᱜᱤᱧ ᱡᱮᱢ ᱪᱟᱞᱟᱜᱼᱟ ᱛᱟ ᱦᱤᱥᱟᱹᱵ ᱵᱟᱹᱱᱩᱜᱼᱟ ᱵᱩᱡᱽ ᱠᱮᱫᱟ ᱯᱮ ᱜᱟᱛᱮ ᱠᱚ ᱚᱱᱟ ᱜᱟᱛᱮ ᱠᱚ ᱟᱯᱮ ᱥᱮᱫ ᱚᱠᱟ

ᱜᱟᱛᱮ ᱠᱚ ᱱᱚᱣᱟ ᱫᱚ ᱟᱵᱚ ᱫᱤᱥᱚᱢ ᱨᱮᱱᱟᱜ ᱫᱚ ᱵᱟᱝ ᱠᱟᱱᱟ ᱱᱚᱣᱟ ᱫᱚ ᱦᱩᱭᱩᱜ ᱠᱟᱱᱟ ᱜᱟᱛᱮ ᱠᱚ ᱵᱟᱝᱞᱟ ᱵᱟᱝᱞᱟᱫᱮᱥ ᱨᱮᱱᱟᱜ ᱠᱟᱱᱟ ᱜᱟᱛᱮ ᱠᱚ ᱵᱷᱤᱰᱤᱭᱳ ᱵᱩᱡᱽ ᱠᱮᱫᱟ ᱯᱮ ᱟᱯᱮ ᱧᱮᱞ ᱯᱮ ᱜᱟᱛᱮ ᱠᱚ ᱧᱮᱞ ᱯᱮ ᱜᱟᱛᱮ ᱠᱚ ᱱᱚᱜᱼᱚᱭ ᱨᱟᱹᱯᱩᱫ ᱨᱮᱱᱟᱜ ᱠᱚ ᱪᱮᱥᱴᱟᱭᱮᱫᱟ ᱵᱩᱡᱽ ᱠᱮᱫᱟ ᱯᱮ ᱨᱟᱹᱯᱩᱫᱚᱜ ᱠᱟᱱᱟ ᱥᱮ ᱵᱟᱝ ᱠᱟᱱᱟ ᱩᱱᱤ ᱧᱮᱞ ᱢᱤᱫᱴᱮᱱ ᱜᱤᱲᱤ ᱨᱮᱱᱟᱜ ᱪᱮᱥᱴᱟᱭᱮᱫᱟ ᱱᱚᱣᱟ ᱨᱟᱥᱛᱟ ᱨᱮ ᱱᱚᱣᱟ ᱫᱚᱦᱚ ᱠᱟᱛᱮ ᱜᱮ ᱟᱫᱚ ᱪᱮᱫ ᱦᱩᱭᱩᱜᱼᱟ ᱢᱟ ᱞᱟᱹᱭ ᱯᱮ ᱜᱟᱛᱮ ᱠᱚ ᱱᱤᱛᱚᱜ ᱜᱮ ᱱᱤᱛᱚᱜ ᱜᱮ ᱨᱟᱹᱯᱩᱫ ᱧᱩᱨᱩᱜᱼᱟ